ᱥᱟᱱᱟᱢ ᱠᱚ ᱥᱟᱹᱜᱩᱱ ᱡᱚᱦᱟᱨ ᱥᱟᱶᱛᱮ ᱥᱟᱹᱜᱩᱱ ᱫᱟᱨᱟᱢ ᱩᱭᱦᱟᱹᱨ ᱫᱚᱦᱚ ᱞᱟᱹᱜᱤᱫ ᱛᱮᱦᱮᱧ ᱫᱚ ᱟᱯᱮ ᱠᱚ ᱥᱟᱢᱟᱝ ᱨᱮ ᱢᱤᱫ ᱱᱟᱣᱟ ᱵᱷᱤᱰᱤᱭᱳ ᱥᱟᱶᱛᱮᱧ ᱥᱮᱴᱮᱨᱮᱱᱟ ᱟᱨ ᱛᱮᱦᱮᱧ ᱫᱚ ᱟᱵᱚᱨᱮᱱ ᱚᱞ ᱜᱩᱨᱩ ᱜᱚᱢᱠᱮ ᱯᱚᱱᱰᱤᱛ ᱨᱚᱜᱷᱩᱱᱟᱛᱷ ᱢᱩᱨᱢᱩ ᱵᱟᱨᱮᱛᱮ ᱛᱷᱚᱲᱟ ᱵᱚᱱ ᱵᱟᱲᱟᱭ ᱞᱮᱜᱮ ᱛᱚ ᱫᱮᱞᱟ ᱵᱚᱱ ᱮᱛᱚᱦᱚᱵ ᱞᱮᱜᱮ ᱯᱚᱱᱰᱤᱛ ᱨᱚᱜᱷᱩᱱᱟᱛᱷ ᱢᱩᱨᱢᱩ ᱡᱟᱱᱟᱢ ᱢᱟᱦᱟ ᱯᱟᱸᱪᱚᱭ ᱢᱮ ᱩᱱᱤᱥᱥᱚ ᱯᱟᱸᱪ ᱵᱟᱹᱭᱥᱟᱹᱠᱷ ᱠᱩᱱᱟᱹᱢᱤ ᱦᱤᱞᱳᱜ ᱡᱟᱱᱟᱢ ᱵᱷᱤᱴᱟᱹ ᱩᱲᱤᱥᱥᱟ ᱯᱚᱱᱚᱛ ᱨᱮᱱᱟᱜ ᱢᱚᱭᱩᱨᱵᱷᱚᱸᱡᱽ ᱡᱮᱞᱟ ᱨᱮᱱᱟᱜ ᱨᱟᱭᱨᱚᱝᱯᱩᱨ ᱰᱟᱦᱟᱨᱰᱤ ᱟᱹᱛᱩ ᱨᱮ ᱵᱟᱵᱟ ᱧᱩᱛᱩᱢ ᱱᱚᱱᱫᱚᱞᱟᱞ ᱢᱩᱨᱢᱩ ᱟᱨ ᱟᱭᱳ ᱧᱩᱛᱩᱢ ᱥᱚᱞᱢᱟ ᱢᱩᱨᱢᱩ ᱯᱚᱱᱰᱤᱛ ᱨᱚᱜᱷᱩᱱᱟᱛᱷ ᱢᱩᱨᱢᱩ ᱛᱟᱠᱚ ᱫᱚ ᱯᱩᱱ ᱵᱚᱭᱦᱟ ᱵᱩᱦᱤᱱ ᱠᱚ ᱛᱟᱦᱮᱸ ᱠᱟᱱᱟ ᱵᱟᱦᱟ ᱥᱚᱱᱟ ᱨᱚᱜᱷᱩᱱᱟᱛᱷ ᱟᱨ ᱡᱩᱵᱚᱨᱟᱡᱽ ᱩᱱᱤᱥᱥᱚ ᱛᱮᱨᱚ ᱥᱟᱞ ᱜᱟᱢᱦᱟᱨᱤᱭᱟ ᱤᱭᱩᱯᱤ ᱤᱛᱩᱱ ᱟᱥᱲᱟ ᱨᱮ ᱩᱲᱤᱭᱟ ᱯᱟᱹᱨᱥᱤ ᱛᱮᱭ ᱚᱞ ᱞᱮᱫᱟ ᱚᱱᱟ ᱛᱟᱭᱚᱢ ᱩᱱᱤᱥᱥᱚ ᱪᱳᱫᱽᱫᱳ ᱯᱚᱱᱮᱨᱚ ᱥᱟᱞ ᱵᱚᱦᱚᱲ ᱫᱟᱜ ᱮᱢ ᱤ ᱤᱛᱩᱱ ᱟᱥᱲᱟ ᱨᱮ ᱚᱞ ᱠᱟᱱ ᱛᱟᱦᱮᱸᱫ᱾ ᱚᱱᱟ ᱛᱟᱭᱚᱢ ᱩᱱᱤᱥ ᱥᱚ ᱵᱟᱭᱤᱥ ᱥᱟᱞ ᱵᱚᱦᱚᱲ ᱫᱟᱜ ᱤᱛᱩᱱ ᱟᱥᱲᱟ ᱠᱷᱚᱱ ᱯᱟᱥ ᱠᱟᱛᱮ ᱵᱟᱨᱤᱯᱟᱫᱟ ᱤᱥᱠᱩᱞ ᱚᱯᱷ ᱢᱚᱭᱩᱨᱵᱷᱚᱸᱡᱽ ᱦᱟᱭ ᱤᱥᱠᱩᱞ ᱨᱮᱭ ᱚᱞ ᱞᱮᱫᱟ᱾ ᱚᱱᱟ ᱛᱟᱭᱚᱢ ᱩᱱᱤᱥ ᱥᱚ ᱪᱚᱵᱵᱤᱥ ᱥᱟᱞ ᱢᱮᱴᱨᱤᱠ ᱮ ᱯᱟᱥ ᱞᱮᱫᱟ ᱚᱱᱟ ᱛᱟᱭᱚᱢ ᱩᱱᱤᱥ ᱥᱚ ᱛᱤᱨᱤᱥ ᱮᱠᱛᱨᱤᱥ ᱥᱟᱞ ᱵᱤᱦᱟᱨ ᱯᱚᱱᱚᱛ ᱠᱩᱪᱩᱢᱯᱤᱲ ᱡᱟᱢᱡᱚᱲᱟ ᱟᱹᱛᱩ ᱨᱮᱱ ᱢᱟᱹᱡᱷᱤ ᱫᱟᱥᱢᱟᱛ ᱵᱟᱥᱠᱮ ᱨᱮᱱ ᱦᱚᱯᱚᱱ ᱮᱨᱟ ᱞᱳᱦᱟ ᱵᱟᱥᱠᱮ ᱥᱟᱶ ᱵᱟᱯᱞᱟ ᱦᱩᱭ ᱞᱮᱱ ᱛᱟᱭᱟ ᱚᱱᱟ ᱛᱟᱭᱚᱢ ᱩᱱᱤᱥ ᱥᱚ ᱮᱠᱛᱨᱤᱥ ᱥᱟᱞ ᱵᱟᱨᱤᱯᱟᱫᱟ ᱯᱟᱣᱟᱨ ᱦᱟᱣᱩᱥ ᱨᱮ ᱮᱯᱨᱮᱱᱴᱤᱥ ᱞᱮᱠᱟᱛᱮᱭ ᱵᱷᱚᱨᱛᱤ ᱞᱮᱱᱟ᱾ ᱚᱱᱟ ᱛᱟᱭᱚᱢ ᱩᱱᱤᱥᱥᱚ ᱵᱚᱛᱛᱨᱤᱥ ᱥᱟᱞ ᱮᱯᱨᱮᱱᱴᱤᱥ ᱢᱩᱪᱟᱹᱫ ᱞᱮᱱ ᱛᱟᱭᱟ᱾ ᱚᱱᱟ ᱛᱟᱭᱚᱢ ᱩᱱᱤᱥᱥᱚ ᱛᱮᱛᱨᱤᱥ ᱥᱟᱞ ᱯᱚᱱᱰᱤᱛ ᱨᱩᱜᱷᱩᱱᱟᱡᱽ ᱵᱟᱵᱟ ᱱᱚᱱᱫᱚᱞᱟᱞ ᱢᱩᱨᱢᱩ ᱱᱚᱣᱟ ᱫᱤᱥᱚᱢ ᱠᱷᱚᱱᱟᱜ ᱮ ᱥᱟᱦᱟ ᱥᱟᱺᱜᱤᱧ ᱮᱱᱟ᱾ ᱚᱱᱟ ᱛᱟᱭᱚᱢ ᱥᱚᱝᱥᱟᱨ ᱨᱮᱱᱟᱜ ᱥᱟᱱᱟᱢ ᱠᱟᱹᱢᱤ ᱨᱮᱱᱟᱜ ᱟᱺᱜᱤᱵᱷᱟᱨ ᱯᱚᱱᱰᱤᱛ ᱨᱚᱜᱷᱩᱱᱟᱛᱷ ᱢᱩᱨᱢᱩᱣᱟᱜ ᱛᱟᱨᱮᱱ ᱨᱮ ᱧᱩᱨᱩ ᱞᱮᱱᱟ᱾ ᱚᱱᱟ ᱠᱷᱟᱹᱛᱤᱨ ᱨᱟᱭᱨᱚᱝᱯᱩᱨ ᱵᱟᱫᱟᱢᱛᱟᱲᱤᱭᱟ ᱢᱚᱰᱮᱞ ᱭᱩ ᱯᱤ ᱤᱥᱠᱩᱞ ᱤᱱᱰᱚᱥᱴᱨᱤᱭᱟᱞ ᱴᱤᱪᱚᱨ ᱞᱮᱠᱟᱛᱮᱭ ᱠᱟᱹᱢᱤ ᱠᱟᱱ ᱛᱟᱦᱮᱸᱫ᱾ ᱚᱱᱟ ᱛᱟᱭᱚᱢ ᱩᱱᱤᱥᱥᱚ ᱪᱷᱚᱛᱨᱤᱥ ᱥᱟᱞ ᱨᱮ ᱦᱚᱲ ᱥᱮᱨᱮᱧ ᱧᱩᱛᱩᱢ ᱵᱟᱨᱭᱟ ᱯᱩᱛᱷᱤᱭ ᱚᱞ ᱞᱮᱫᱟ᱾ ᱥᱟᱶᱛᱮ ᱟᱹᱫᱤᱵᱟᱹᱥᱤ ᱞᱟᱠᱪᱟᱨ ᱥᱮᱢᱞᱮᱫ ᱜᱟᱶᱛᱟ ᱦᱚᱸᱭ ᱵᱮᱱᱟᱣ ᱞᱮᱫᱟ᱾ ᱚᱱᱟ ᱛᱟᱭᱚᱢ ᱩᱱᱤᱥᱥᱚ ᱟᱴᱛᱨᱤᱥ ᱥᱟᱞ ᱠᱟᱴ ᱨᱮᱭᱟᱜ ᱚᱞᱪᱤᱠᱤ ᱚᱠᱠᱷᱚᱨ ᱪᱷᱟᱯᱟᱠᱚᱞ ᱢᱤᱥᱤᱱ ᱮ ᱵᱮᱱᱟᱣ ᱞᱮᱫᱟ᱾ ᱚᱱᱟ ᱛᱟᱭᱚᱢ ᱩᱱᱤᱥᱥᱚ ᱩᱱᱩᱪᱚᱞᱞᱤᱥ ᱥᱟᱞ ᱚᱱᱟ ᱠᱟᱴ ᱨᱮᱱᱟᱜ ᱚᱞᱪᱤᱠᱤ ᱚᱠᱷᱚᱨ ᱪᱷᱟᱯᱟ ᱠᱚᱞ ᱵᱟᱨᱮᱛᱮ ᱥᱚᱫᱚᱨ ᱞᱮᱫᱟ᱾ ᱚᱱᱟ ᱛᱟᱭᱚᱢ ᱩᱱᱤᱥᱥᱚ ᱵᱤᱭᱟᱞᱞᱤᱥ ᱥᱟᱞ ᱵᱤᱫᱩᱼᱪᱟᱱᱫᱟᱱ ᱜᱟᱭᱟᱱ ᱯᱩᱛᱷᱤ ᱦᱚᱸᱭ ᱚᱞ ᱞᱮᱫᱟ᱾ ᱚᱱᱟ ᱫᱚ ᱩᱲᱤᱭᱟ ᱵᱷᱟᱥᱟ ᱛᱮ ᱛᱟᱦᱮᱸ ᱠᱟᱱᱟ᱾ ᱚᱱᱟ ᱜᱮ ᱛᱟᱭᱚᱢ ᱛᱮ ᱩᱱᱤᱥᱥᱚ ᱟᱴᱪᱚᱞᱞᱤᱥ ᱥᱟᱞ ᱨᱮ ᱚᱞᱪᱤᱠᱤ ᱚᱠᱷᱚᱨ ᱛᱮ ᱪᱷᱟᱯᱟ ᱥᱚᱫᱚᱨ ᱞᱮᱱᱟ᱾ ᱚᱱᱟ ᱛᱟᱭᱚᱢ ᱩᱱᱤᱥᱥᱚ ᱛᱮᱛᱟᱞᱞᱤᱥ ᱥᱟᱞ ᱡᱟᱢᱥᱮᱫᱽᱯᱩᱨ ᱠᱚᱨᱚᱱᱰᱤ ᱟᱛᱳ ᱨᱮ ᱪᱟᱱᱫᱟᱱ ᱯᱨᱮᱥ ᱪᱷᱟᱯᱟ ᱠᱚᱞ ᱢᱮᱥᱤᱱ ᱮ ᱠᱷᱩᱞᱟᱹᱣ ᱞᱮᱫᱟ ᱚᱱᱟ ᱛᱟᱭᱚᱢ ᱩᱱᱤᱥᱥᱚ ᱪᱷᱮᱪᱚᱞᱞᱤᱥ ᱥᱟᱞ ᱨᱟᱭᱨᱚᱝᱯᱩᱨ ᱥᱠᱩᱞ ᱨᱮ ᱢᱟᱨᱟᱝ ᱢᱟᱪᱮᱫ ᱢᱮᱱᱛᱮᱭ ᱛᱟᱦᱮᱸ ᱠᱟᱱᱟ᱾ ᱢᱮᱱᱠᱷᱟᱱ ᱢᱟᱪᱮᱫ ᱠᱟᱹᱢᱤ ᱨᱮ ᱢᱚᱱᱮ ᱵᱟᱝ ᱞᱟᱜᱟᱣ ᱞᱮᱱ ᱛᱟᱭ ᱛᱮ ᱚᱱᱟ ᱢᱟᱪᱮᱫ ᱠᱟᱹᱢᱤ ᱦᱚᱸᱭ ᱵᱟᱹᱜᱤ ᱟᱫᱟ᱾ ᱟᱨ ᱚᱱᱟ ᱛᱟᱭᱚᱢ ᱜᱮ ᱟᱵᱚ ᱥᱟᱱᱛᱟᱲ ᱟᱲᱟᱝ ᱚᱞ ᱞᱟᱹᱜᱤᱫ ᱛᱮᱭᱟᱨ ᱞᱮᱫᱟᱭ ᱚᱞ ᱪᱤᱠᱤ᱾ ᱚᱱᱟ ᱛᱟᱭᱚᱢ ᱩᱱᱤᱥᱥᱚ ᱟᱴᱪᱚᱞᱞᱤᱥ ᱥᱟᱞ ᱠᱚᱨᱚᱢᱪᱟᱸᱫᱽ ᱢᱤᱫᱩᱱ ᱨᱮ ᱚᱞᱪᱤᱠᱤ ᱵᱮᱱᱟᱣ ᱵᱟᱠᱷᱨᱟ ᱥᱮᱨᱮᱧ ᱟᱨ ᱚᱱᱚᱬᱦᱮ ᱛᱟᱞᱟᱛᱮᱭ ᱞᱟᱹᱭ ᱥᱚᱫᱚᱨ ᱞᱮᱫᱟ ᱟᱨ ᱚᱱᱟ ᱛᱟᱭᱚᱢ ᱯᱚᱱᱰᱤᱛ ᱨᱚᱜᱷᱩᱱᱟᱛᱷ ᱢᱩᱨᱢᱩ ᱫᱚ ᱞᱩᱜᱽᱲᱤᱡ ᱵᱮᱵᱽᱥᱟ ᱦᱚᱸᱭ ᱥᱩᱨᱩ ᱞᱮᱫᱟ᱾ ᱚᱱᱟ ᱛᱟᱭᱚᱢ ᱩᱱᱤᱥᱥᱚ ᱩᱱᱩᱯᱚᱧᱪᱟᱥ ᱥᱟᱞ ᱢᱩᱱᱤᱨᱟᱢ ᱵᱟᱥᱠᱮ ᱟᱜ ᱜᱚᱲᱚ ᱥᱚᱯᱚᱫ ᱛᱮ ᱠᱚᱞᱠᱟᱛᱟ ᱡᱟᱢᱟᱞᱯᱩᱠᱩᱨ ᱥᱚᱫᱮᱥᱤ ᱯᱷᱟᱣᱩᱱᱰᱟᱨᱤ ᱠᱷᱚᱱ ᱞᱩᱜᱽᱲᱤᱡ ᱦᱟᱛᱟᱣ ᱠᱟᱛᱮ ᱵᱮᱵᱽᱥᱟᱭ ᱥᱩᱨᱩ ᱞᱮᱫᱟ᱾ ᱚᱱᱟ ᱛᱟᱭᱚᱢ ᱩᱱᱤᱥᱥᱚ ᱥᱟᱴ ᱥᱟᱞ ᱟᱹᱫᱤᱵᱟᱹᱥᱤ ᱥᱚᱢᱟᱡᱽ ᱥᱤᱠᱷᱱᱟᱹᱛ ᱞᱟᱠᱪᱟᱨ ᱜᱟᱶᱛᱟ ᱦᱚᱸᱭ

ᱮᱥᱮᱠᱟ ᱥᱮᱢᱞᱮᱫ ᱨᱮ ᱚᱞ ᱪᱤᱠᱤ ᱚᱠᱠᱷᱚᱨ ᱵᱟᱠᱷᱨᱟ ᱥᱮᱨᱮᱧ ᱚᱱᱚᱬᱦᱮ ᱛᱮᱭ ᱞᱟᱹᱭ ᱥᱚᱫᱚᱨ ᱞᱮᱫᱟ᱾ ᱚᱱᱟ ᱛᱟᱭᱚᱢ ᱩᱱᱤᱥ ᱥᱚ ᱵᱟᱦᱟᱛᱛᱳᱨ ᱥᱟᱞ ᱵᱚᱨᱫᱷᱚᱢᱟᱱ ᱫᱩᱨᱜᱟᱯᱩᱨ ᱨᱮᱦᱚᱸ ᱮᱥᱮᱠᱟ ᱥᱮᱢᱞᱮᱫ ᱨᱮ ᱚᱞ ᱪᱤᱠᱤ ᱵᱟᱠᱷᱨᱟ ᱚᱱᱚᱬᱦᱮ ᱥᱮ ᱥᱮᱨᱮᱧ ᱛᱟᱞᱟᱛᱮᱭ ᱞᱟᱹᱭ ᱥᱚᱫᱚᱨ ᱞᱮᱫᱟ᱾ ᱚᱱᱟ ᱛᱟᱭᱚᱢ ᱩᱱᱤᱥᱥᱚ ᱩᱱᱩᱟᱥᱤ ᱥᱟᱞ ᱥᱚᱛᱮᱨᱚᱭ ᱱᱚᱵᱷᱮᱢᱵᱚᱨ ᱦᱤᱞᱚᱜ ᱯᱩᱨᱩᱞᱤᱭᱟ ᱡᱮᱞᱟ ᱦᱩᱲᱟᱹ ᱛᱷᱟᱨᱟ ᱨᱮᱱᱟᱜ ᱠᱮᱸᱫᱽᱵᱚᱱᱟ ᱰᱟᱹᱦᱤ ᱨᱮ ᱢᱟᱱ ᱡᱳᱛᱤ ᱵᱚᱥᱩ ᱟᱹᱰᱤ ᱟᱭᱢᱟ ᱥᱤᱨᱚᱯᱟᱭ ᱮᱢ ᱟᱫᱮ ᱛᱟᱦᱮᱸᱫ᱾ ᱚᱱᱟ ᱛᱟᱭᱚᱢ ᱩᱱᱤᱥᱥᱚ ᱟᱴᱪᱚᱞᱞᱤᱥ ᱥᱟᱞ᱾ ᱵᱟᱸᱠᱩᱲᱟ ᱨᱮᱱᱟᱜ ᱥᱟᱨᱮᱝᱜᱟ ᱢᱤᱥᱚᱱ ᱰᱟᱹᱦᱤ ᱨᱮᱦᱚᱸ ᱟᱹᱰᱤ ᱟᱭᱢᱟ ᱥᱤᱨᱚᱯᱟᱭ ᱧᱟᱢ ᱞᱮᱫᱟ᱾ ᱚᱱᱟ ᱛᱟᱭᱚᱢ ᱩᱱᱤᱥ ᱥᱚ ᱵᱤᱨᱟᱥᱤ ᱥᱟᱞ ᱥᱮᱛᱟᱜ ᱤᱨᱟᱹᱞ ᱴᱟᱲᱟᱝ ᱚᱠᱛᱮ ᱯᱚᱱᱰᱤᱛ ᱨᱚᱜᱷᱩᱱᱟᱛᱷ ᱢᱩᱨᱢᱩ ᱫᱚ ᱟᱵᱚ ᱠᱷᱚᱱᱟᱜ ᱥᱟᱦᱟ ᱠᱟᱛᱮ ᱟᱵᱚ ᱠᱷᱚᱱᱟᱜ ᱮ ᱥᱟᱦᱟ ᱥᱟᱺᱜᱤᱧ ᱮᱱᱟ᱾ ᱯᱚᱱᱰᱤᱛ ᱨᱚᱜᱷᱩᱱᱟᱛᱷ ᱢᱩᱨᱢᱩᱣᱟᱜ ᱠᱤᱪᱷᱩ ᱚᱞ ᱟᱠᱟᱱ ᱯᱩᱛᱷᱤ ᱦᱩᱭᱩᱜ ᱠᱟᱱᱟ᱾ ᱠᱷᱮᱨᱣᱟᱞ ᱵᱤᱨ ᱚᱞ ᱪᱮᱢᱮᱫ ᱯᱟᱹᱨᱥᱤ ᱯᱚᱦᱟ ᱯᱟᱹᱨᱥᱤ ᱟᱯᱟᱛ ᱮᱞᱠᱷᱟ ᱯᱟᱹᱨᱥᱤ ᱧᱩᱛᱩᱢ ᱫᱟᱲᱮ ᱜᱮ ᱫᱷᱚᱱ ᱟᱨᱦᱚᱸ ᱟᱭᱢᱟ ᱯᱩᱛᱷᱤ ᱢᱮᱱᱟᱜ ᱛᱟᱭᱟ ᱛᱚ ᱛᱮᱦᱮᱱᱟᱜ ᱵᱷᱤᱰᱤᱭᱳ ᱫᱚ ᱱᱤᱭᱟᱹ ᱫᱷᱟᱹᱵᱤᱡ ᱜᱮ ᱟᱨ ᱯᱚᱱᱰᱤᱛ ᱨᱚᱜᱷᱩᱱᱟᱛᱷ ᱢᱩᱨᱢᱩ ᱵᱟᱨᱮᱛᱮ ᱡᱟᱦᱟᱱᱟᱜ ᱵᱟᱲᱟᱭ ᱨᱮᱱᱟᱜ ᱛᱟᱦᱮᱱ ᱠᱷᱟᱱ ᱚᱵᱚᱥᱥᱚᱭ ᱠᱚᱢᱮᱱᱴ ᱛᱟᱞᱟᱛᱮ ᱞᱟᱹᱭ ᱛᱟᱵᱚᱱ ᱯᱮ ᱢᱟ ᱛᱟᱦᱚᱞᱮ ᱜᱟᱛᱮ ᱠᱚ ᱛᱮᱦᱮᱱᱟᱜ ᱵᱷᱤᱰᱤᱭᱳ ᱫᱚ ᱱᱤᱝᱠᱟᱹ ᱜᱮ ᱟᱨᱦᱚᱸ ᱵᱚᱱ ᱧᱟᱯᱟᱢᱟ ᱫᱚᱥᱟᱨ ᱵᱷᱤᱰᱤᱭᱳ ᱨᱮ